ᱡᱚᱦᱟᱨ ᱜᱮ ᱡᱚᱛᱚ ᱵᱷᱤᱣᱟᱨᱥ ᱠᱚ ᱫᱟᱹᱡᱤᱝ ᱯᱷᱮᱥᱴᱤᱵᱮᱞ ᱫᱚ ᱢᱤᱫᱴᱮᱱ ᱱᱚᱝᱠᱟᱱᱟᱜ ᱯᱷᱮᱥᱴᱤᱵᱮᱞ ᱠᱟᱱᱟ ᱚᱠᱟ ᱫᱚ ᱚᱨᱜᱟᱱᱟᱭᱤᱡᱽᱰ ᱠᱟᱜᱼᱟ ᱠᱚ ᱰᱤᱯᱟᱨᱴᱢᱮᱱᱴ ᱚᱯᱷ ᱵᱚᱰᱳᱞᱮᱱᱰ ᱴᱩᱨᱤᱡᱤᱢ ᱟᱨ ᱰᱤᱯᱟᱨᱴᱢᱮᱱᱴ ᱚᱯᱷ ᱟᱥᱟᱢ ᱴᱩᱨᱤᱡᱤᱢ ᱛᱚ ᱱᱚᱣᱟ ᱯᱷᱮᱥᱴᱤᱵᱮᱞ ᱨᱮ ᱟᱯᱮ ᱡᱚᱛᱚ ᱠᱚᱯᱮ ᱧᱮᱞ ᱫᱟᱲᱮᱭᱟᱜᱼᱟ ᱡᱚᱛᱚ ᱞᱮᱠᱟᱱᱟᱜ ᱮᱱᱡᱚᱭ ᱟᱱᱟᱜ ᱡᱤᱱᱤᱥ ᱯᱮᱨᱟᱥᱮᱞᱤᱝ ᱯᱮᱨᱟᱜᱞᱟᱭᱰᱤᱝ ᱠᱷᱚᱱ ᱥᱴᱟᱨᱴ ᱠᱟᱛᱮ ᱟᱨ ᱦᱮᱞᱤᱠᱚᱯᱴᱟᱨ ᱨᱟᱭᱤᱰ ᱟᱨ ᱡᱚᱛᱚ ᱞᱮᱠᱟᱱᱟᱜ ᱡᱤᱱᱤᱥ ᱢᱟᱱᱮ ᱮᱱᱡᱚᱭ ᱟᱱᱟᱜ ᱡᱤᱱᱤᱥ ᱟᱯᱮ ᱯᱮ ᱧᱮᱞ ᱫᱟᱲᱮᱭᱟᱜᱼᱟ ᱦᱮᱡ ᱠᱟᱛᱮ ᱚᱱᱟ ᱡᱤᱱᱤᱥ ᱯᱮ ᱧᱮᱞ ᱫᱟᱲᱮᱭᱟᱜᱼᱟ ᱟᱨ ᱚᱱᱟ ᱠᱚ ᱡᱤᱱᱤᱥ ᱨᱮ ᱟᱯᱮ ᱯᱮ ᱫᱮᱡ ᱫᱟᱲᱮᱭᱟᱜᱼᱟ ᱟᱨ ᱡᱚᱛᱚ ᱵᱷᱤᱣᱟᱨᱥ ᱠᱚ ᱤᱧᱤᱧ ᱵᱟᱰᱟᱭ ᱦᱚᱪᱚᱭᱮᱫ ᱵᱚᱱᱟ ᱱᱚᱣᱟ ᱫᱟᱹᱡᱤᱝ ᱯᱷᱮᱥᱴᱤᱵᱷᱮᱞ ᱫᱚ ᱦᱩᱭᱩᱜ ᱠᱟᱱᱟ ᱱᱚᱜᱼᱚᱭ ᱯᱮ ᱧᱮᱞ ᱧᱟᱢ ᱫᱟᱲᱮᱭᱟᱜ ᱠᱟᱱᱟ ᱦᱟᱜᱨᱟᱢᱟ ᱵᱨᱤᱡᱽ ᱦᱟᱜᱨᱟᱢᱟ ᱵᱨᱤᱡᱽ ᱞᱟᱛᱟᱨ ᱨᱮ ᱟᱭ ᱨᱤᱵᱷᱟᱨ ᱢᱤᱫᱴᱮᱱ ᱜᱟᱰᱟ ᱢᱮᱱᱟᱜᱼᱟ ᱱᱚᱣᱟ ᱜᱟᱰᱟ ᱫᱤᱲᱟᱹ ᱨᱮ ᱦᱩᱭᱩᱜ ᱠᱟᱱᱟ ᱚᱱᱟ ᱤᱭᱟᱹᱛᱮ ᱱᱚᱣᱟ ᱯᱷᱮᱥᱴᱤᱵᱷᱮᱞ ᱨᱮᱱᱟᱜ ᱧᱩᱛᱩᱢ ᱫᱚ ᱦᱩᱭᱩᱜ ᱠᱟᱱᱟ ᱫᱟᱹᱡᱤᱝ ᱫᱟᱹᱡᱤᱝ ᱫᱚ ᱦᱩᱭᱱᱟ ᱵᱚᱰᱚ ᱵᱷᱟᱥᱟ ᱫᱟᱹᱡᱤᱝ ᱢᱟᱱᱮ ᱫᱚ ᱦᱩᱭᱩᱜ ᱠᱟᱱᱟ ᱨᱤᱵᱷᱟᱨ ᱵᱮᱝᱠ ᱢᱟᱱᱮ ᱫᱟᱹᱭ ᱢᱟᱱᱮ ᱫᱚ ᱦᱩᱭᱩᱜ ᱠᱟᱱᱟ ᱫᱟᱜ ᱵᱟᱝᱠᱷᱟᱱ ᱜᱟᱰᱟ ᱟᱨ ᱡᱤᱝ ᱢᱟᱱᱮ ᱫᱚ ᱦᱩᱭᱩᱜ ᱠᱟᱱᱟ ᱜᱟᱰᱟ ᱨᱮᱱᱟᱜ ᱫᱤᱲᱟᱹ ᱛᱚᱵᱮ ᱵᱷᱤᱣᱟᱨᱥ ᱠᱚ ᱤᱧ ᱟᱯᱮ ᱢᱤᱫᱴᱤᱧ ᱨᱤᱠᱣᱮᱥᱴ ᱟᱯᱮ ᱠᱟᱱᱟ ᱟᱥᱟᱢ ᱨᱮ ᱛᱤᱱᱟᱹᱜ ᱥᱟᱱᱛᱟᱞᱥ ᱠᱚ ᱥᱮ ᱵᱮᱝᱜᱚᱞ ᱨᱮᱱ ᱦᱚᱸ ᱛᱤᱱᱟᱹᱜ ᱥᱟᱱᱛᱟᱞᱥ ᱠᱚ ᱢᱮᱱᱟᱜ ᱵᱚᱱᱟ ᱡᱩᱫᱤ ᱯᱮ ᱫᱟᱲᱮᱭᱟᱜ ᱠᱷᱟᱡ ᱛᱤᱨᱤᱥ ᱛᱟᱹᱨᱤᱠᱷ ᱧᱤᱫᱟᱹ ᱱᱟᱭᱤᱴ ᱫᱷᱟᱢᱟᱠᱟ ᱨᱮ ᱟᱵᱚᱨᱮᱱ ᱟᱵᱚᱨᱮᱱ ᱫᱷᱟᱢᱟᱠᱟ ᱥᱤᱝᱜᱟᱨ ᱴᱚᱢ ᱢᱩᱨᱢᱩ ᱟᱵᱚ ᱵᱚᱱ ᱧᱮᱞ ᱫᱟᱲᱮᱭᱟᱭᱟ ᱱᱚᱣᱟ ᱫᱟᱹᱭᱡᱤᱝ ᱯᱷᱮᱥᱴᱤᱵᱮᱞ ᱨᱮᱱᱟᱜ ᱥᱴᱮᱡᱽ ᱨᱮ ᱚᱠᱟᱴᱟᱜ ᱥᱴᱮᱡᱽ ᱫᱚ ᱵᱚᱞᱤᱣᱩᱰ ᱨᱮᱱ ᱥᱮᱞᱮᱵᱨᱤᱴᱤᱥ ᱠᱚᱠᱚ ᱯᱟᱨᱯᱷᱚᱨᱢ ᱫᱟ ᱚᱱᱟ ᱥᱴᱮᱡᱽ ᱨᱮᱜᱮ ᱟᱵᱚᱨᱮᱱ ᱨᱚᱠ ᱥᱴᱟᱨ ᱥᱤᱝᱜᱟᱨ ᱟᱵᱚ ᱵᱚᱱ ᱧᱮᱞ ᱫᱟᱲᱮᱭᱟᱭᱟ ᱴᱚᱢ ᱢᱩᱨᱢᱩ ᱛᱚᱵᱮ ᱫᱮᱞᱟ ᱵᱷᱤᱣᱟᱨᱥ ᱠᱚ ᱦᱤᱡᱩᱜ ᱛᱟᱵᱚᱱ ᱯᱮ ᱛᱤᱨᱤᱥ ᱛᱟᱹᱨᱤᱠᱷ ᱨᱮᱱᱟᱜ ᱧᱤᱫᱟᱹ ᱛᱚᱵᱮ ᱵᱷᱤᱣᱟᱨᱥ ᱠᱚ ᱱᱚᱣᱟ ᱫᱟᱨᱡᱤᱞᱤᱝ ᱯᱷᱮᱥᱴᱤᱵᱮᱞ ᱨᱮ ᱪᱮᱫ ᱠᱚ ᱡᱚᱛᱚ ᱞᱮᱠᱟᱱᱟᱜ ᱮᱱᱡᱚᱭ ᱨᱮᱱᱟᱜ ᱡᱤᱱᱤᱥ ᱡᱩᱫᱤ ᱟᱯᱮ ᱧᱮᱞ ᱥᱟᱱᱟᱭᱮᱫ ᱯᱮ ᱠᱷᱟᱡ ᱫᱮᱞᱟ ᱱᱚᱣᱟ ᱤᱧᱟᱹᱜ ᱵᱷᱤᱰᱤᱭᱳ ᱢᱚᱡᱽ ᱛᱮ ᱧᱮᱞ ᱯᱮ ᱟᱨ ᱵᱷᱤᱰᱤᱭᱳ ᱧᱮᱞ ᱞᱟᱦᱟᱨᱮ ᱤᱧ ᱟᱯᱮ ᱵᱷᱤᱣᱟᱨᱥ ᱠᱚᱴᱷᱮᱱ ᱢᱤᱫᱴᱤᱧ ᱱᱮᱦᱚᱨ ᱟᱯᱮ ᱠᱟᱱᱟ ᱫᱟᱭᱟ ᱠᱟᱛᱮ ᱱᱚᱣᱟ ᱤᱧᱟᱹᱜ ᱪᱮᱱᱮᱞ ᱥᱟᱵᱥᱠᱨᱟᱭᱤᱵ ᱠᱟᱛᱮ ᱵᱮᱞ ᱟᱭᱠᱚᱱ ᱫᱟᱵᱟ ᱛᱟᱵᱚᱱ ᱯᱮ ᱛᱚᱵᱮ ᱫᱮᱞᱟ ᱵᱷᱤᱰᱤᱭᱳ ᱥᱮ ᱱᱚᱣᱟ ᱵᱷᱞᱚᱜ ᱵᱷᱤᱰᱤᱭᱳ ᱫᱚᱧ ᱥᱴᱟᱨᱴ ᱩᱛᱟᱹᱨ ᱠᱟᱜ ᱞᱟᱹᱜᱤᱫ ᱛᱚᱵᱮ ᱱᱚᱝᱠᱟ ᱛᱮᱧ ᱦᱮᱡ ᱮᱱᱟ ᱦᱮᱡ ᱮᱱᱟ ᱱᱚᱱᱛᱮ ᱨᱮ ᱟᱭᱢᱟ ᱰᱷᱮᱨ ᱟᱹᱰᱤ ᱟᱭᱢᱟ ᱰᱷᱮᱨ ᱜᱚᱲᱚᱢ ᱵᱟᱧ ᱧᱟᱢ ᱠᱮᱫ ᱠᱚᱣᱟ ᱜᱚᱲᱚᱢ ᱵᱟ ᱨᱮᱦᱚᱸ ᱵᱚᱱ ᱫᱮᱡ ᱫᱟᱲᱮᱭᱟᱜᱼᱟ ᱡᱚᱛᱚ ᱦᱚᱲ ᱜᱮ ᱫᱟᱹᱭᱡᱤᱝ ᱯᱷᱮᱥᱴᱤᱵᱷᱮᱞ ᱨᱮ ᱦᱮᱡ ᱠᱟᱛᱮᱫ ᱤᱧ ᱦᱚᱸᱧ ᱫᱮᱡ ᱫᱟᱲᱮᱭᱟᱜᱼᱟ ᱢᱮᱱᱠᱷᱟᱱ ᱤᱧᱟᱹᱜ ᱫᱚ ᱯᱚᱭᱥᱟ ᱵᱟᱹᱱᱩᱜᱼᱟ ᱥᱚᱨᱤ ᱮᱲᱮ ᱠᱟᱛᱷᱟ ᱨᱚᱲ ᱵᱟᱝ ᱡᱩᱲᱟ ᱯᱚᱭᱥᱟ ᱢᱮᱱᱟᱜ ᱛᱤᱧ ᱜᱮᱭᱟ ᱢᱮᱱᱠᱷᱟᱱ ᱫᱮᱡᱚᱜ ᱟᱹᱲᱤᱥ ᱜᱤᱧ ᱟᱹᱭᱠᱟᱹᱣ ᱮᱫᱟ ᱧᱮᱞ ᱧᱟᱢ ᱫᱟᱲᱮᱭᱟᱜ ᱠᱟᱱᱟ ᱯᱮ ᱱᱩᱠᱩ ᱱᱩᱠᱩ ᱫᱚᱠᱚ ᱯᱷᱮᱰᱚᱜ ᱠᱟᱱᱟ ᱟᱵᱟᱨ ᱥᱠᱩ ᱱᱚᱭ ᱦᱟᱹᱛᱤ ᱨᱮ ᱯᱚᱧᱪᱟᱥ ᱴᱟᱠᱟ ᱮᱢ ᱠᱟᱛᱮ ᱟᱹᱜᱩ ᱦᱚᱲ ᱠᱚ ᱫᱮᱡ ᱠᱟᱱᱟ ᱡᱟᱦᱟᱸᱭ ᱠᱚ ᱡᱩᱫᱤ ᱯᱚᱧᱪᱟᱥ ᱴᱟᱠᱟ ᱮᱢ ᱠᱟᱛᱮ ᱦᱟᱹᱛᱤ ᱨᱮ ᱫᱮᱡᱚᱜ ᱥᱟᱱᱟᱭᱮᱫ ᱯᱮᱭᱟ ᱛᱚ ᱦᱤᱡᱩᱜ ᱛᱟᱵᱚᱱ ᱯᱮ ᱵᱷᱤᱣᱟᱨᱥ ᱠᱚ ᱫᱟᱨᱡᱤᱞᱤᱝ ᱯᱷᱮᱥᱴᱤᱵᱷᱮᱞ ᱦᱮᱡ ᱠᱟᱛᱮ ᱫᱮᱡᱚᱜ ᱛᱟᱵᱚᱱ ᱯᱮ ᱟᱨ ᱦᱟᱹᱛᱤ ᱨᱮ ᱫᱮᱡ ᱠᱟᱛᱮ ᱢᱟᱡᱟ ᱩᱴᱷᱟᱹᱣ ᱛᱟᱵᱚᱱ ᱯᱮ ᱛᱚᱵᱮ ᱫᱮᱞᱟ ᱢᱚᱡᱽ ᱛᱮ ᱟᱨᱦᱚᱸ ᱧᱮᱞ ᱛᱟᱵᱚᱱ ᱯᱮ ᱤᱨᱟᱱ ᱫᱩᱞᱟᱹᱲᱤᱭᱟᱹ ᱵᱷᱤᱣᱟᱨᱥ ᱠᱚ ᱱᱚᱜᱼᱚᱭ ᱯᱮ ᱧᱮᱞ ᱧᱟᱢ ᱫᱟᱲᱮᱭᱟᱜ ᱠᱟᱱᱟ ᱱᱚᱜᱼᱚ ᱱᱚᱣᱟ ᱫᱚ ᱦᱩᱭᱱᱟ ᱫᱟᱨᱡᱤᱝ ᱮᱠᱥᱯᱨᱮᱥ ᱱᱚᱣᱟ ᱫᱟᱨᱡᱤᱝ ᱯᱷᱮᱥᱴᱤᱵᱷᱮᱞ ᱵᱷᱤᱛᱨᱤ ᱨᱮᱜᱮ ᱵᱚᱞᱮ ᱞᱳᱠᱮᱞ ᱴᱨᱮᱱ ᱫᱟᱨᱡᱤᱝ ᱮᱠᱥᱯᱨᱮᱥ ᱧᱮᱞ ᱧᱟᱢ ᱫᱟᱲᱮᱭᱟᱜ ᱠᱟᱱᱟ ᱯᱮ ᱪᱟᱞᱟᱣᱱᱟ ᱧᱟᱢ ᱫᱟᱲᱮᱭᱟᱜ ᱠᱟᱱᱟ ᱱᱚᱣᱟ ᱫᱚ ᱢᱮᱪᱚᱜ ᱠᱚᱣᱟᱜ ᱢᱟᱱᱮ ᱵᱚᱰᱚ ᱠᱚᱣᱟᱜ ᱴᱨᱮᱰᱤᱥᱚᱱᱟᱞ ᱦᱟᱣᱩᱥ ᱢᱮᱪᱚᱜ ᱠᱚᱣᱟᱜ ᱴᱨᱮᱰᱤᱥᱚᱱᱟᱞ ᱦᱟᱣᱩᱥ ᱪᱮᱫ ᱞᱮᱠᱟ ᱧᱮᱞ ᱧᱟᱢ ᱫᱟᱲᱮᱭᱟᱜ ᱯᱮ ᱱᱚᱜᱼᱚᱭ ᱟᱨ ᱡᱷᱟᱲᱠᱷᱚᱸᱰ ᱨᱮᱱ ᱦᱚᱲ ᱠᱚ ᱤᱧᱤᱧ ᱵᱟᱰᱟᱭ ᱦᱚᱪᱚᱭᱮᱫ ᱵᱚᱱᱟ ᱡᱷᱟᱲᱠᱷᱚᱸᱰ ᱵᱮᱝᱜᱚᱞ ᱩᱲᱤᱥᱥᱟ ᱢᱮᱪᱚᱜ ᱠᱚᱫᱚ ᱥᱮ ᱫᱷᱟᱫᱨᱟ ᱠᱚ ᱥᱮ ᱵᱳᱰᱳ ᱠᱚᱫᱚ ᱡᱚᱛᱚ ᱜᱷᱟᱨᱚᱸᱡᱽ ᱜᱷᱟᱨᱚᱸᱡᱽ ᱡᱚᱛᱚ ᱡᱚᱛᱚ ᱜᱷᱟᱨᱚᱸᱡᱽ ᱨᱮᱜᱮ ᱢᱟᱱᱮ ᱰᱷᱮᱨ ᱜᱷᱟᱨᱚᱸᱡᱽ ᱨᱮᱜᱮ ᱱᱚᱜᱼᱚᱭ ᱯᱮ ᱧᱮᱞ ᱧᱟᱢ ᱫᱟᱲᱮᱭᱟᱠᱚ ᱠᱟᱱᱟ ᱱᱩᱠᱩ ᱱᱚᱝᱠᱟᱱ ᱠᱚ ᱛᱤᱡᱩ ᱠᱚ ᱫᱚᱦᱚ ᱠᱚᱣᱟ ᱟᱨ ᱡᱟᱱᱟᱢᱚᱜᱼᱟ ᱠᱚ ᱟᱨ ᱠᱚ ᱡᱚᱢ ᱠᱚᱣᱟ ᱱᱩᱠᱩ ᱫᱚ ᱞᱩᱢᱟᱹᱝ ᱛᱤᱡᱩ ᱧᱮᱞ ᱧᱟᱢ ᱫᱟᱲᱮᱭᱟᱠᱚ ᱠᱟᱱᱟ ᱯᱮ ᱱᱚᱰᱮ ᱱᱤᱛᱚᱜ ᱧᱮᱞ ᱫᱟᱲᱮᱭᱟᱜ ᱠᱟᱱᱟ ᱯᱮ ᱡᱮ ᱢᱤᱫᱴᱮᱱ ᱟᱭ ᱜᱟᱰᱟ ᱫᱟᱜ ᱵᱷᱤᱛᱨᱤ ᱨᱮ ᱢᱤᱫᱴᱮᱱ ᱠᱨᱩᱡᱽ ᱞᱮᱠᱟ ᱠᱚ ᱵᱮᱱᱟᱣ ᱠᱟᱜᱼᱟ ᱢᱮᱱᱠᱷᱟᱱ ᱢᱤᱫᱴᱮᱱ ᱠᱨᱩᱡᱽ ᱫᱚ ᱵᱟᱝ ᱠᱟᱱᱟ ᱢᱤᱫᱴᱮᱱ ᱨᱮᱥᱴᱩᱨᱮᱱᱴ ᱠᱟᱱᱟ ᱛᱤᱱᱟᱹᱜ ᱫᱷᱟᱢᱟᱠᱟ ᱠᱚ ᱵᱮᱱᱟᱣ ᱠᱟᱜᱼᱟ ᱧᱮᱞ ᱫᱟᱲᱮᱭᱟᱜ ᱠᱟᱱᱟ ᱯᱮ ᱢᱮᱱᱠᱷᱟᱱ ᱱᱚᱰᱮ ᱠᱷᱚᱡ ᱛᱷᱚᱲᱟ ᱦᱟᱱᱛᱮ ᱧᱚᱜ ᱠᱷᱚᱡ ᱯᱮ ᱧᱮᱞ ᱞᱮᱠᱷᱟᱡ ᱟᱯᱮ ᱯᱮ ᱧᱮᱞ ᱧᱟᱢ ᱫᱟᱲᱮᱭᱟᱜᱼᱟ ᱡᱮ ᱦᱟᱱᱮ ᱦᱟᱸᱰᱮ ᱫᱟᱜ ᱫᱟᱜ ᱵᱷᱤᱛᱨᱤ ᱨᱮ ᱢᱟᱱᱮ ᱜᱟᱰᱟ ᱫᱟᱜ ᱵᱷᱤᱛᱨᱤ ᱨᱮᱠᱚ ᱚᱞ ᱠᱟᱜᱼᱟ ᱥᱚᱨᱤ ᱧᱮᱞ ᱧᱟᱢ ᱠᱮᱫᱟ ᱯᱮ ᱫᱟᱹᱭᱡᱤᱝ ᱯᱷᱮᱥᱴᱤᱵᱷᱮᱞ ᱱᱤᱛᱚᱜ ᱟᱯᱮ ᱢᱚᱡᱽ ᱛᱮ ᱵᱟᱯᱮ ᱧᱮᱞ ᱧᱟᱢᱫᱟ ᱢᱮᱱᱠᱷᱟᱱ ᱧᱤᱫᱟᱹ ᱧᱤᱫᱟᱹ ᱞᱮᱱᱠᱷᱟᱡ ᱤᱧ ᱩᱫᱩᱜ ᱯᱮᱭᱟ ᱛᱤᱱᱟᱹᱜ ᱫᱟᱨᱩᱱ ᱛᱤᱱᱟᱹᱜ ᱫᱟᱨᱩᱱ ᱧᱮᱞᱚᱜᱼᱟ ᱟᱨ ᱱᱚᱛᱮ ᱠᱷᱚᱡ ᱟᱯᱮ ᱯᱮ ᱧᱮᱞ ᱧᱟᱢ ᱫᱟᱲᱮᱭᱟᱜ ᱠᱟᱱᱟ ᱦᱟᱱᱮ ᱪᱟᱞᱟᱜ ᱠᱟᱱᱟ ᱞᱟᱹᱣᱠᱟᱹ ᱱᱚᱣᱟ ᱨᱮᱫᱚ ᱵᱟᱹᱧ ᱫᱮᱡ ᱞᱮᱱᱟ ᱪᱮᱫᱟᱜ ᱥᱮ ᱯᱚᱭᱥᱟ ᱵᱟᱹᱱᱩᱜ ᱛᱤᱧᱟᱹ ᱥᱚᱨᱤ ᱵᱟᱨᱮ ᱵᱟᱨᱮ ᱮᱲᱮ ᱠᱟᱛᱷᱟ ᱨᱚᱲ ᱵᱟᱝ ᱡᱟᱹᱨᱩᱲᱟ ᱯᱚᱭᱥᱟ ᱢᱮᱱᱟᱜ ᱛᱤᱧ ᱜᱮᱭᱟ ᱫᱮᱡᱚᱜ ᱟᱹᱲᱤᱥᱤᱧ ᱟᱹᱭᱠᱟᱹᱣᱫᱟ

ᱠᱟᱱᱟ ᱢᱮᱱᱛᱮ ᱱᱚᱰᱮ ᱠᱚ ᱥᱳ ᱠᱟᱜᱼᱟ ᱛᱚ ᱪᱮᱫ ᱞᱮᱠᱟ ᱯᱮ ᱧᱮᱞ ᱮᱫᱟ ᱧᱮᱞ ᱫᱟᱲᱮᱭᱟᱜ ᱠᱟᱱᱟ ᱯᱮ ᱱᱚᱜᱼᱚᱭ ᱛᱚᱵᱮ ᱫᱮᱞᱟ ᱟᱨᱦᱚᱸ ᱱᱤᱛᱚᱜ ᱫᱚ ᱮᱴᱟᱜ ᱚᱱᱠᱟ ᱜᱮ ᱧᱮᱞ ᱦᱚᱪᱚ ᱞᱮᱵᱚᱱ ᱜᱮ ᱱᱚᱜᱼᱚᱭ ᱯᱮ ᱧᱮᱞ ᱧᱟᱢ ᱫᱟᱲᱮᱭᱟᱜ ᱠᱟᱱᱟ ᱱᱚᱣᱟ ᱠᱟᱱ ᱜᱮᱭᱟ ᱫᱟᱹᱭᱡᱤᱝ ᱯᱷᱮᱥᱴᱤᱵᱷᱮᱞ ᱨᱮᱱᱟᱜ ᱢᱮᱱ ᱢᱮᱱ ᱜᱮᱴ ᱢᱮᱱ ᱜᱮᱴ ᱫᱟᱹᱭᱡᱤᱝ ᱯᱷᱮᱥᱴᱤᱵᱷᱮᱞ ᱱᱚᱰᱮ ᱠᱚ ᱚᱞ ᱠᱟᱜᱼᱟ ᱪᱚᱴ ᱨᱮ ᱫᱟᱹᱭᱡᱤᱝ ᱯᱷᱮᱥᱴᱤᱵᱷᱮᱞ ᱟᱜᱽᱨᱟᱢᱟᱭ ᱵᱨᱤᱡᱽ ᱪᱤᱨᱟᱝ ᱵᱤᱴᱤᱥᱤ ᱟᱥᱟᱢ ᱱᱚᱣᱟ ᱯᱷᱮᱥᱴᱤᱵᱷᱮᱞ ᱫᱚ ᱴᱩᱭᱮᱱᱴᱤ ᱥᱮᱵᱷᱮᱱ ᱰᱤᱥᱮᱢᱵᱚᱨ ᱴᱩ ᱛᱷᱟᱣᱡᱮᱱᱰ ᱱᱟᱭᱤᱱᱴᱤᱱ ᱴᱩ ᱥᱮᱵᱷᱮᱱ ᱡᱟᱱᱩᱣᱟᱨᱤ ᱴᱩ ᱛᱷᱟᱣᱡᱮᱱᱰ ᱴᱩᱭᱮᱱᱴᱤ ᱫᱷᱟᱹᱵᱤᱡ ᱛᱟᱦᱮᱱᱟ ᱧᱮᱞ ᱧᱟᱢ ᱫᱟᱲᱮᱭᱟᱜ ᱠᱟᱱᱟ ᱯᱮ ᱨᱮᱥᱴᱤᱝ ᱯᱞᱮᱥ ᱞᱮᱠᱟ ᱠᱚ ᱵᱮᱱᱟᱣ ᱠᱟᱜᱼᱟ ᱢᱮᱱᱠᱷᱟᱱ ᱱᱚᱣᱟ ᱨᱮᱫᱚ ᱠᱷᱟᱹᱞᱤ ᱠᱚᱲᱟ ᱟᱨ ᱠᱩᱲᱤ ᱫᱩᱲᱩᱵ ᱠᱟᱛᱮ ᱠᱷᱟᱹᱞᱤ ᱯᱷᱳᱴᱳ ᱠᱷᱟᱹᱞᱤ ᱯᱷᱳᱴᱳ ᱧᱮᱞ ᱧᱟᱢ ᱫᱟᱲᱮᱭᱟᱜ ᱠᱟᱱᱟ ᱠᱷᱟᱹᱞᱤ ᱯᱷᱳᱴᱳ ᱯᱷᱳᱴᱳ ᱯᱷᱳᱴᱳ ᱯᱷᱳᱴᱳ ᱛᱚᱵᱮ ᱱᱚᱜᱼᱚᱭ ᱯᱮ ᱧᱮᱞ ᱧᱟᱢ ᱫᱟᱲᱮᱭᱟᱜ ᱠᱟᱱᱟ ᱡᱮ ᱦᱚᱴ ᱮᱭᱟᱨ ᱵᱮᱞᱩᱱ ᱧᱮᱞ ᱯᱮ ᱵᱮᱞᱩᱱ ᱤᱱᱟᱹᱜ ᱞᱟᱹᱴᱩ ᱟᱨ ᱞᱟᱛᱟᱨ ᱨᱮ ᱞᱟᱛᱟᱨ ᱨᱮ ᱞᱟᱛᱟᱨ ᱨᱮ ᱯᱮ ᱫᱮᱡ ᱠᱟᱛᱮ ᱟᱯᱮ ᱯᱮ ᱨᱟᱠᱟᱵ ᱫᱟᱲᱮᱭᱟᱜᱼᱟ ᱪᱚᱴ ᱛᱮ ᱞᱟᱛᱟᱨ ᱨᱮ ᱢᱤᱫᱴᱮᱱ ᱜᱮᱥ ᱢᱮᱱᱟᱜᱼᱟ ᱧᱮᱞ ᱫᱟᱲᱮᱭᱟᱜ ᱠᱟᱱᱟ ᱯᱮ ᱱᱚᱜᱼᱚᱭ ᱥᱮᱸᱜᱮᱞ ᱫᱷᱟᱹᱣ ᱫᱷᱟᱹᱣ ᱫᱷᱟᱹᱣ ᱫᱷᱟᱹᱣ ᱥᱚᱢᱚᱭ ᱨᱮ ᱡᱩᱞᱩᱜ ᱠᱟᱱᱟ ᱛᱚ ᱚᱱᱟ ᱥᱮᱸᱜᱮᱞ ᱤᱭᱟᱹᱛᱮ ᱞᱚᱞᱚᱜ ᱠᱟᱱᱟ ᱵᱮᱞᱩᱱ ᱟᱨ ᱪᱚᱴ ᱛᱮ ᱨᱟᱠᱟᱵᱚᱜ ᱠᱟᱱᱟ ᱟᱯᱮ ᱦᱮᱡ ᱠᱟᱛᱮ ᱯᱮ ᱫᱮᱡ ᱫᱟᱲᱮᱭᱟᱜᱼᱟ ᱴᱮᱥᱴ ᱫᱟᱲᱮᱭᱟᱜᱼᱟ ᱯᱮ ᱯᱚᱭᱥᱟ ᱮᱢ ᱠᱟᱛᱮ ᱦᱤᱡᱩᱜ ᱯᱮ ᱫᱟᱨᱡᱤᱞᱤᱝ ᱯᱷᱮᱥᱴᱤᱵᱷᱮᱞ ᱛᱚᱵᱮ ᱚᱱᱟ ᱦᱚᱴ ᱮᱭᱟᱨ ᱵᱮᱞᱩᱱ ᱯᱮ ᱧᱮᱞ ᱠᱮᱫᱟ ᱪᱮᱫ ᱞᱮᱠᱟ ᱯᱮ ᱧᱮᱞ ᱠᱮᱫᱟ ᱫᱟᱭᱟ ᱠᱟᱛᱮ ᱞᱟᱹᱭ ᱯᱮ ᱱᱚᱜᱼᱚᱭ ᱱᱤᱛ ᱦᱚᱸ ᱟᱯᱮ ᱯᱮ ᱧᱮᱞ ᱧᱟᱢ ᱫᱟᱲᱮᱭᱟᱜᱼᱟ ᱱᱚᱜᱼᱚᱭ ᱦᱚᱴ ᱮᱭᱟᱨ ᱵᱮᱞᱩᱱ ᱦᱚᱴ ᱮᱭᱟᱨ ᱵᱮᱞᱩᱱ ᱧᱮᱞ ᱠᱮᱫᱟ ᱯᱮ ᱪᱮᱫ ᱞᱮᱠᱟ ᱯᱮ ᱧᱮᱞ ᱠᱮᱫᱟ ᱫᱟᱭᱟ ᱠᱟᱛᱮ ᱠᱚᱢᱮᱱᱴ ᱥᱮᱠᱥᱚᱱ ᱨᱮ ᱞᱟᱹᱭᱟᱹᱧ ᱯᱮ ᱦᱟᱱᱮ ᱯᱮ ᱧᱮᱞ ᱧᱟᱢ ᱫᱟᱲᱮᱭᱟᱜ ᱠᱟᱱᱟ ᱱᱚᱣᱟ ᱫᱟᱨᱡᱤᱞᱤᱝ ᱯᱷᱮᱥᱴᱤᱵᱷᱮᱞ ᱨᱮ ᱪᱮᱫ ᱵᱟᱹᱱᱩᱜᱼᱟ ᱦᱚᱴ ᱮᱭᱟᱨ ᱵᱮᱞᱩᱱ ᱯᱮ ᱧᱮᱞ ᱧᱟᱢ ᱠᱮᱫᱟ ᱦᱮᱞᱤᱠᱚᱯᱴᱟᱨ ᱯᱮ ᱧᱮᱞ ᱧᱟᱢ ᱠᱮᱫᱟ ᱯᱮᱨᱟ ᱜᱞᱟᱭᱰᱤᱝ ᱵᱟᱯᱮ ᱧᱮᱞ ᱧᱟᱢ ᱠᱟᱜᱼᱟ ᱢᱮᱱᱠᱷᱟᱱ ᱯᱮᱨᱟ ᱥᱮᱞᱤᱝ ᱫᱚᱯᱮ ᱧᱮᱞ ᱧᱟᱢ ᱠᱮᱫᱟ ᱱᱚᱜᱼᱚᱭ ᱯᱮ ᱧᱮᱞ ᱧᱟᱢ ᱫᱟᱲᱮᱭᱟᱜ ᱠᱟᱱᱟ ᱪᱟᱞᱟᱣᱱᱟ ᱦᱟᱱᱮ intersect on each one I reflect These lines write my story ᱵᱷᱤᱣᱟᱨᱥ ᱠᱚ ᱡᱚᱛᱚ ᱡᱚᱛᱚ ᱡᱚᱛᱚ ᱡᱤᱱᱤᱥ ᱵᱟᱹᱧ ᱩᱫᱩᱜ ᱫᱟᱲᱮᱭᱟᱜ ᱵᱚᱱᱟ ᱱᱚᱣᱟ ᱯᱷᱮᱥᱴᱤᱵᱮᱞ ᱨᱮ ᱛᱤᱱᱟᱹᱜ ᱡᱤᱱᱤᱥ ᱢᱮᱱᱟᱜᱼᱟ ᱡᱚᱛᱚ ᱵᱟᱹᱧ ᱩᱫᱩᱜ ᱫᱟᱲᱮᱭᱟᱜ ᱵᱚᱱᱟ ᱚᱱᱟ ᱤᱭᱟᱹᱛᱮ ᱫᱟᱭᱟ ᱠᱟᱛᱮ ᱯᱮ ᱤᱠᱟᱹ ᱠᱤᱧᱟᱹ ᱡᱩᱫᱤ ᱛᱤᱧᱟᱹᱜ ᱵᱷᱤᱰᱤᱭᱳ ᱥᱮ ᱱᱚᱣᱟ ᱵᱷᱤᱰᱤᱭᱳ ᱯᱮ ᱠᱩᱥᱤᱭᱟᱫᱟ ᱠᱷᱟᱡ ᱫᱟᱭᱟ ᱠᱟᱛᱮ ᱢᱤᱫᱴᱮᱱ ᱞᱟᱭᱤᱠ ᱮᱢᱚᱜ ᱛᱟᱵᱚᱱ ᱯᱮ ᱟᱨ ᱛᱚᱵᱮ ᱫᱮᱞᱟ ᱵᱷᱤᱰᱤᱭᱳ ᱫᱚᱧ ᱢᱩᱪᱟᱹᱫ ᱠᱟᱜ ᱞᱟᱹᱜᱤᱫ ᱵᱟᱭ ᱵᱟᱭ Night into morning